ᱡᱚᱦᱟᱨ ᱜᱮ ᱛᱮᱦᱮᱧ ᱫᱚ ᱵᱷᱳᱴᱟᱨ ᱞᱤᱥᱴ ᱤᱫᱤ ᱠᱟᱛᱮ ᱢᱤᱫᱴᱟᱝ ᱵᱷᱤᱰᱤᱭᱳ ᱵᱚᱱ ᱧᱮᱞ ᱞᱮᱜᱮ ᱵᱷᱳᱴᱟᱨ ᱞᱤᱥᱴ ᱜᱮ ᱥᱟᱱᱟᱢ ᱠᱚᱜᱮ ᱵᱚᱱ ᱵᱟᱲᱟᱭᱟ ᱯᱟᱞᱮᱫ ᱠᱤᱱᱛᱩ ᱵᱷᱳᱴᱟᱨ ᱞᱤᱥᱴ ᱟᱹᱰᱤ ᱥᱚᱢᱚᱭ ᱞᱟᱹᱠᱛᱤᱜᱼᱟ ᱵᱷᱳᱴᱟᱨ ᱞᱤᱥᱴ ᱛᱤᱱᱟᱹᱜ ᱥᱤᱨᱤᱭᱟᱞ ᱱᱚᱢᱵᱚᱨ ᱨᱮ ᱧᱩᱛᱩᱢ ᱠᱚ ᱢᱮᱱᱟᱜ ᱛᱟᱵᱚᱱᱟ ᱦᱮᱸ ᱚᱱᱟ ᱵᱷᱳᱴᱟᱨ ᱞᱤᱥᱴ ᱨᱮ ᱛᱤᱱᱟᱹᱜ ᱵᱷᱳᱴᱟᱨ ᱟᱵᱚᱱ ᱦᱮᱸ ᱵᱷᱳᱴᱟᱨ ᱞᱤᱥᱴ ᱨᱮ ᱧᱩᱛᱩᱢ ᱨᱟᱠᱟᱵ ᱟᱠᱟᱱᱟ ᱥᱮ ᱵᱟᱝᱟ ᱚᱱᱟ ᱧᱩᱛᱩᱢ ᱠᱚ ᱴᱷᱤᱠ ᱴᱷᱟᱠ ᱨᱟᱠᱟᱵ ᱟᱠᱟᱱᱟ ᱥᱮ ᱵᱟᱝᱟ ᱟᱹᱰᱤ ᱥᱚᱢᱚᱭ ᱧᱮᱞ ᱞᱟᱹᱠᱛᱤ ᱯᱟᱲᱟᱜᱼᱟ ᱢᱮᱱᱠᱷᱟᱱ ᱵᱷᱳᱴᱟᱨ ᱞᱤᱥᱴ ᱪᱤᱠᱟᱹ ᱛᱮᱵᱚᱱ ᱧᱮᱞᱟ ᱛᱟᱦᱚᱞᱮ ᱫᱮᱞᱟ ᱵᱚᱱ ᱚᱱᱟ ᱵᱷᱳᱴᱟᱨ ᱞᱤᱥᱴ ᱜᱮ ᱛᱮᱦᱮᱧ ᱫᱚ ᱪᱤᱠᱟᱹ ᱛᱮᱵᱚᱱ ᱰᱟᱣᱩᱱᱞᱳᱰᱟ ᱢᱳᱵᱟᱭᱤᱞ ᱨᱮ ᱦᱮᱸ ᱚᱱᱟ ᱜᱮᱵᱚᱱ ᱧᱮᱞ ᱞᱮᱜᱮ ᱪᱚᱞᱚ ᱛᱚᱵᱮ ᱠᱷᱟᱱ ᱵᱷᱤᱰᱤᱭᱳ ᱵᱟᱝ ᱫᱮᱨᱤ ᱠᱟᱛᱮ ᱦᱮᱸ ᱚᱱᱟ ᱵᱷᱤᱰᱤᱭᱳ ᱜᱮᱵᱚᱱ ᱮᱛᱚᱦᱚᱵ ᱞᱮᱜᱮ ᱛᱟᱦᱚᱞᱮ ᱢᱳᱵᱟᱭᱤᱞ ᱨᱮ ᱢᱤᱫᱴᱟᱝ ᱵᱨᱟᱣᱡᱟᱨ ᱵᱚᱱ ᱳᱯᱮᱱᱟ ᱤᱧᱟᱹᱜ ᱢᱳᱵᱟᱭᱤᱞ ᱨᱮ ᱡᱮᱢᱚᱱ ᱢᱮᱱᱟᱜᱼᱟ ᱠᱨᱳᱢ ᱵᱨᱟᱣᱡᱟᱨ ᱠᱨᱳᱢ ᱵᱨᱟᱣᱡᱟᱨ ᱵᱚᱱ ᱨᱟᱲᱟᱭᱟ ᱨᱟᱲᱟ ᱛᱟᱭᱚᱢ ᱱᱚᱰᱮ ᱵᱚᱱ ᱚᱞᱟ ᱥᱤᱭᱳ ᱳᱭᱮᱥᱴ ᱵᱮᱝᱜᱚᱞ ᱟᱯᱟᱱ ᱟᱹᱯᱤᱱ ᱯᱚᱱᱚᱛ ᱨᱮᱭᱟᱜ ᱧᱩᱛᱩᱢ ᱵᱚᱱ ᱚᱞᱟ ᱡᱮᱢᱚᱱ ᱟᱞᱮᱭᱟᱜ ᱯᱚᱱᱚᱛ ᱫᱚ ᱦᱩᱭᱩᱜ ᱠᱟᱱᱟ ᱳᱭᱮᱥᱴ ᱵᱮᱝᱜᱚᱞ ᱚᱱᱟᱛᱮ ᱥᱤᱭᱳ ᱳᱭᱮᱥᱴ ᱵᱮᱝᱜᱚᱞ ᱤᱧ ᱚᱞᱮᱜᱼᱟ ᱥᱤᱭᱳ ᱳᱭᱮᱥᱴ ᱵᱮᱝᱜᱚᱞ ᱰᱚᱴ ᱱᱤᱠ ᱰᱚᱴ ᱤᱱ ᱚᱱᱟ ᱚᱞ ᱨᱟᱠᱟᱵ ᱮᱱ ᱛᱟᱭᱚᱢ ᱚᱸᱰᱮ ᱵᱚᱱ ᱚᱛᱟᱭᱟ ᱤᱱᱟᱹ ᱛᱟᱭᱚᱢ ᱡᱟᱦᱟᱸ ᱯᱮᱡᱽ ᱳᱯᱮᱱ ᱮᱱ ᱫᱚ ᱡᱚᱡᱚᱢ ᱫᱷᱟᱨᱮ ᱠᱚᱬ ᱪᱮᱛᱟᱱ ᱨᱮ ᱯᱮᱭᱟ ᱴᱩᱰᱟᱹᱜ ᱱᱚᱰᱮ ᱧᱮᱞ ᱧᱟᱢ ᱟᱯᱮ ᱚᱸᱰᱮ ᱵᱚᱱ ᱚᱛᱟᱭᱟ ᱟᱫᱚ ᱰᱮᱥᱠᱴᱚᱯ ᱢᱳᱰ ᱱᱚᱜᱼᱚᱭ ᱪᱟᱹᱣᱠᱟᱹ ᱚᱲᱟᱜ ᱵᱚᱱ ᱧᱮᱞᱮᱜᱼᱟ ᱚᱸᱰᱮ ᱵᱚᱱ ᱚᱛᱟᱭᱟ ᱤᱱᱟᱹ ᱛᱟᱭᱚᱢ ᱡᱟᱦᱟᱸ ᱯᱮᱡᱽ ᱳᱯᱮᱱᱚᱜᱼᱟ ᱚᱱᱟ ᱯᱮᱡᱽ ᱪᱮᱛᱟᱱ ᱥᱮᱫ ᱵᱚᱱ ᱴᱷᱮᱞᱟᱣᱟ ᱴᱷᱮᱞᱟᱣ ᱛᱟᱭᱚᱢ ᱱᱚᱜᱼᱚ ᱱᱚᱰᱮ ᱱᱚᱜᱼᱚᱭ ᱫᱮᱠᱷᱟᱣ ᱟᱵᱚᱱ ᱠᱟᱱᱟ ᱱᱚᱜᱼᱚ ᱱᱚᱰᱮ ᱤᱞᱮᱠᱴᱳᱨᱟᱞ ᱨᱳᱞ ᱵᱷᱳᱴᱟᱨ ᱞᱤᱥᱴ ᱫᱩ ᱦᱟᱡᱟᱨ ᱮᱠᱩᱥ ᱚᱸᱰᱮ ᱵᱚᱱ ᱚᱛᱟᱭᱟ ᱤᱱᱟᱹ ᱛᱟᱭᱚᱢ ᱟᱯᱟᱱ ᱟᱹᱯᱤᱱ ᱡᱮᱞᱟ ᱨᱮᱭᱟᱜ ᱧᱩᱛᱩᱢ ᱨᱟᱠᱟᱵᱼᱟ ᱱᱚᱜᱼᱚᱭ ᱯᱮ ᱧᱮᱞ ᱧᱟᱢᱮᱫᱼᱟ ᱱᱚᱰᱮ ᱰᱤᱥᱴᱨᱤᱠ ᱱᱮᱢ ᱢᱮᱱᱟᱜᱼᱟ ᱟᱫᱚ ᱚᱠᱚᱭᱟᱜ ᱚᱠᱟ ᱡᱮᱞᱟ ᱛᱟᱵᱚᱱ ᱚᱱᱟ ᱡᱮᱞᱟ ᱵᱚᱱ ᱚᱛᱟᱭᱟ ᱡᱮᱢᱚᱱ ᱤᱧᱟᱹᱜ ᱫᱚ ᱡᱷᱟᱲᱜᱨᱟᱢ ᱡᱮᱞᱟ ᱠᱟᱱᱟ ᱡᱷᱟᱲᱜᱨᱟᱢ ᱡᱮᱞᱟ ᱢᱟᱧ ᱚᱛᱟ ᱠᱮᱫᱼᱟ ᱤᱱᱟᱹ ᱛᱟᱭᱚᱢ ᱧᱮᱞᱚᱜᱼᱟ ᱮᱥᱮᱢᱵᱞᱤ ᱠᱚᱱᱥᱴᱤᱴᱤᱭᱩᱥᱚᱱ ᱱᱮᱢ ᱱᱚᱜᱼᱚᱭ ᱮᱥᱤ ᱱᱮᱢ ᱟᱨ ᱮᱥᱤ ᱱᱚᱢᱵᱚᱨ ᱮᱥᱤ ᱫᱚ ᱦᱩᱭᱩᱜ ᱠᱟᱱᱟ ᱮᱥᱮᱢᱵᱞᱤ ᱠᱚᱱᱥᱴᱤᱴᱤᱭᱩᱥᱚᱱ ᱱᱚᱢᱵᱚᱨ ᱢᱟᱱᱮ ᱵᱤᱫᱷᱟᱱ ᱥᱚᱵᱷᱟ ᱡᱟᱦᱟᱸ ᱵᱚᱱ ᱢᱮᱛᱟᱜ ᱠᱟᱱᱟ ᱦᱮᱸ ᱟᱫᱚ ᱚᱠᱚᱭᱟᱜ ᱚᱠᱟ ᱵᱤᱫᱷᱟᱱ ᱥᱚᱵᱷᱟ ᱛᱟᱵᱚᱱ ᱡᱮᱢᱚᱱ ᱟᱞᱮᱭᱟᱜ ᱫᱚ ᱦᱩᱭᱩᱜ ᱠᱟᱱᱟ ᱜᱳᱯᱤ ᱵᱚᱞᱞᱚᱵᱷᱯᱩᱨ ᱫᱩᱥᱚ ᱮᱠᱩᱥ ᱱᱚᱜᱼᱚᱭ ᱯᱮ ᱧᱮᱞ ᱧᱟᱢᱮᱫ ᱛᱟᱵᱚᱱᱟ ᱜᱳᱯᱤ ᱵᱚᱞᱞᱚᱵᱷᱯᱩᱨ ᱟᱨ ᱱᱚᱜᱼᱚᱭ ᱫᱩᱥᱚ ᱮᱠᱩᱥ ᱟᱫᱚ ᱚᱱᱟᱧ ᱚᱛᱟ ᱠᱮᱜᱼᱟ ᱚᱱᱟ ᱚᱛᱟ ᱛᱟᱭᱚᱢ ᱡᱟᱦᱟᱸ ᱯᱮᱡᱽ ᱳᱯᱮᱱᱚᱜᱼᱟ ᱚᱱᱟ ᱯᱮᱡᱽ ᱨᱮᱫᱚ ᱛᱟᱦᱮᱱᱟ ᱯᱟᱨᱴ ᱱᱚᱢᱵᱚᱨ ᱯᱳᱞᱤᱝ ᱥᱴᱮᱥᱚᱱ ᱱᱚᱢᱵᱚᱨ ᱢᱟᱱᱮ ᱡᱟᱦᱟᱸᱨᱮ ᱵᱷᱳᱴ ᱵᱚᱱ ᱮᱢ ᱫᱚ ᱚᱱᱟ ᱧᱩᱛᱩᱢ ᱚᱱᱟ ᱯᱚᱨᱮ ᱰᱨᱟᱯᱷᱴ ᱨᱳᱞ ᱟᱨ ᱯᱷᱟᱭᱱᱮᱞ ᱨᱳᱞ ᱚᱱᱟ ᱯᱮ ᱧᱮᱞ ᱧᱟᱢ ᱠᱮᱫ ᱛᱟᱵᱚᱱᱟ ᱟᱫᱚ ᱱᱚᱰᱮ ᱫᱚ ᱵᱟᱨᱭᱟ ᱜᱮ ᱧᱮᱞ ᱧᱟᱢᱚᱜ ᱠᱟᱱᱟ ᱟᱫᱚ ᱟᱞᱮᱭᱟᱜ ᱡᱮᱢᱚᱱ ᱯᱟᱨᱴ ᱱᱚᱢᱵᱚᱨ ᱛᱟᱞᱮ ᱪᱚᱵᱵᱤᱥ ᱟᱫᱚ ᱪᱮᱛᱟᱱ ᱥᱮᱫ ᱵᱚᱱ ᱴᱷᱮᱞᱟᱣᱟ ᱮᱜᱟᱨᱚ ᱵᱟᱨᱚ ᱚᱱᱠᱟ ᱨᱟᱠᱟᱵ ᱤᱫᱤᱜᱼᱟ ᱛᱤᱱᱟᱹᱜ ᱯᱟᱨᱴ ᱱᱚᱢᱵᱚᱨ ᱢᱮᱱᱟᱜᱼᱟ ᱦᱮᱸ ᱟᱞᱮᱭᱟᱜ ᱫᱚ ᱟᱴᱷᱟᱥ ᱠᱟᱱ ᱛᱟᱞᱮᱭᱟ ᱱᱚᱜᱼᱚᱭ ᱛᱟᱨᱟᱱ ᱱᱚᱭ ᱟᱴᱷᱟᱥ ᱠᱟᱱᱟ ᱟᱨ ᱯᱳᱞᱤᱝ ᱥᱴᱮᱥᱚᱱ ᱧᱩᱛᱩᱢ ᱫᱚ ᱦᱩᱭᱩᱜ ᱠᱟᱱ ᱛᱟᱞᱮᱭᱟ ᱢᱩᱦᱞᱤ ᱯᱨᱟᱛᱷᱚᱢᱤᱠ ᱵᱤᱫᱽᱫᱟᱞᱚᱭ ᱟᱨ ᱱᱚᱰᱮ ᱰᱨᱟᱯᱷᱴ ᱨᱳᱞ ᱟᱨ ᱯᱷᱟᱭᱱᱮᱞ ᱨᱳᱞ ᱱᱚᱣᱟ ᱠᱚᱵᱚᱱ ᱧᱮᱞ ᱧᱟᱢᱮᱫ ᱫᱚ ᱟᱫᱚ ᱱᱚᱰᱮ ᱫᱚ ᱚᱱᱟ ᱯᱷᱟᱭᱱᱮᱞ ᱨᱳᱞ ᱨᱮᱵᱚᱱ ᱚᱛᱟᱭᱟ ᱤᱱᱟᱹ ᱛᱟᱭᱚᱢ ᱢᱤᱫᱴᱟᱝ ᱠᱮᱯᱪᱟ ᱨᱟᱠᱟᱵᱼᱟ ᱱᱚᱜᱼᱚᱭ ᱯᱮ ᱧᱮᱞ ᱧᱟᱢᱮᱫ ᱛᱟᱵᱚᱱᱟ ᱠᱮᱯᱪᱟ ᱟᱫᱚ ᱠᱮᱯᱪᱟ ᱨᱮ ᱡᱟᱦᱟᱸ ᱞᱮᱠᱟ ᱨᱟᱠᱟᱵ ᱟᱠᱟᱱ ᱫᱚ ᱚᱱᱠᱟᱜᱮ ᱚᱱᱟ ᱞᱟᱛᱟᱨ ᱨᱮ ᱚᱱᱟ ᱚᱲᱟᱜ ᱢᱮᱱᱟᱜ ᱫᱚ ᱚᱸᱰᱮ ᱵᱚᱱ ᱚᱛᱟᱭᱟ ᱤᱱᱟᱹ ᱠᱷᱟᱱ ᱜᱮ ᱠᱤᱵᱳᱨᱰ ᱦᱤᱡᱩᱜᱼᱟ ᱟᱫᱚ ᱚᱱᱟ ᱠᱮᱯᱪᱟ ᱡᱟᱦᱟᱸ ᱞᱮᱠᱟ ᱧᱮᱞᱚᱜ ᱠᱟᱱ ᱫᱚ ᱚᱱᱠᱟ ᱵᱚᱱ ᱱᱚᱸᱰᱮ ᱵᱚᱱ ᱴᱟᱭᱤᱯᱟ ᱱᱚᱸᱰᱮ ᱥᱢᱚᱞ ᱮᱥ ᱥᱢᱚᱞ ᱵᱤ ᱠᱮᱯᱤᱴᱮᱞ ᱠᱮ ᱠᱮᱯᱤᱴᱮᱞ ᱮᱯᱷ ᱥᱢᱚᱞ ᱠᱮ ᱠᱮᱯᱤᱴᱮᱞ ᱮᱞ ᱚᱱᱠᱟᱧ ᱴᱟᱭᱤᱯ ᱠᱮᱜᱼᱟ ᱟᱫᱚ ᱚᱱᱟ ᱡᱚᱡᱚᱢ ᱫᱷᱟᱨᱮ ᱨᱮ ᱡᱟᱦᱟᱸ ᱵᱷᱮᱨᱤᱯᱷᱟᱭ ᱢᱮᱱᱛᱮ ᱚᱞ ᱨᱟᱠᱟᱵ ᱟᱠᱟᱱ ᱫᱚ ᱦᱚᱸᱜᱼᱚ ᱱᱚᱸᱰᱮ ᱦᱮᱸ ᱚᱱᱟ ᱵᱷᱮᱨᱤᱯᱷᱟᱭ ᱨᱮ ᱠᱞᱤᱠ ᱞᱮᱠᱷᱟᱱ ᱜᱮ ᱰᱨᱟᱯ ᱨᱳᱞ ᱰᱟᱣᱩᱱᱞᱳᱰ ᱮᱱᱟ ᱱᱚᱜᱼᱚᱭ ᱟᱞᱮᱭᱟᱜ ᱰᱨᱟᱯ ᱨᱳᱞ ᱱᱚᱜᱼᱚᱭ ᱱᱚᱰᱮ ᱰᱩ ᱤᱭᱩ ᱣᱟᱱ ᱴᱩ ᱰᱟᱣᱩᱱᱞᱳᱰ ᱮᱜᱮᱱ ᱢᱟᱱᱮ ᱤᱧ ᱫᱚ ᱱᱚᱣᱟ ᱞᱟᱦᱟ ᱨᱤᱧ ᱰᱟᱣᱩᱱᱞᱳᱰ ᱞᱮᱫ ᱛᱟᱦᱮᱸᱫ ᱚᱱᱟᱛᱮ ᱟᱨ ᱢᱤᱛᱟᱹᱧ ᱠᱟᱱᱟ ᱟᱨᱦᱚᱸ ᱢᱤᱫ ᱫᱷᱟᱣᱮᱢ ᱰᱟᱣᱩᱱᱞᱳᱰᱟ ᱟᱫᱚ ᱟᱯᱮ ᱦᱚᱸ ᱚᱱᱠᱟ ᱜᱮ ᱚᱱᱟ ᱯᱮ ᱚᱛᱟ ᱞᱮᱠᱷᱟᱱ ᱜᱮ ᱚᱴᱳᱢᱮᱴᱤᱠ ᱰᱟᱣᱩᱱᱞᱳᱰᱚᱜ ᱛᱟᱯᱮᱭᱟ ᱟᱯᱮᱭᱟᱜ ᱯᱤ ᱰᱤ ᱮᱯᱷ ᱯᱷᱟᱭᱤᱞ ᱯᱮ ᱳᱯᱮᱱ ᱞᱮᱠᱷᱟᱱ ᱜᱮᱯᱮ ᱧᱮᱞ ᱧᱟᱢᱟ ᱟᱨ ᱚᱴᱳᱢᱮᱴᱤᱠ ᱯᱤ ᱰᱤ ᱮᱯᱷ ᱯᱷᱟᱭᱤᱞ ᱦᱚᱸ ᱳᱯᱮᱱᱚᱜᱼᱟ ᱴᱷᱤᱠ ᱜᱮᱭᱟ ᱛᱟᱦᱚᱞᱮ ᱛᱮᱦᱮᱧ ᱫᱚ ᱤᱱᱠᱟᱹ ᱜᱮ ᱚᱠᱚᱭᱟᱜ ᱚᱠᱟᱨᱮ ᱛᱤᱱ ᱥᱚᱢᱚᱭ ᱞᱟᱹᱠᱛᱤᱜ ᱛᱟᱵᱚᱱᱟ ᱵᱷᱳᱴᱟᱨ ᱞᱤᱥᱴ ᱩᱱ ᱥᱚᱢᱚᱭ ᱱᱚᱝᱠᱟ ᱠᱟᱛᱮᱫ ᱵᱚᱱ ᱰᱟᱣᱩᱱᱞᱳᱰ ᱠᱟᱛᱮᱫ ᱵᱚᱱ ᱧᱮᱞ ᱫᱟᱲᱮᱭᱟᱜ ᱛᱟᱵᱚᱱᱟ ᱟᱯᱟᱱ ᱟᱹᱯᱤᱱᱟᱜ ᱧᱩᱛᱩᱢ ᱠᱚ ᱛᱤᱱᱟᱹᱜ ᱱᱚᱢᱵᱚᱨ ᱥᱤᱨᱤᱭᱟᱞ ᱱᱚᱢᱵᱚᱨ ᱨᱮ ᱢᱮᱱᱟᱜᱼᱟ ᱚᱱᱟ ᱠᱚ ᱛᱤᱱᱟᱹᱜ ᱟᱯᱮ ᱟᱹᱛᱩ ᱨᱮ ᱵᱷᱳᱴᱟᱨ ᱞᱤᱥᱴ ᱨᱮ ᱧᱩᱛᱩᱢ ᱢᱮᱱᱟᱜ ᱛᱟᱠᱚᱣᱟ ᱛᱤᱱᱟᱹᱜ ᱵᱷᱳᱴᱟᱨ ᱟᱯᱮ ᱟᱹᱰᱤ ᱜᱮ ᱞᱟᱹᱠᱛᱤᱭᱟᱱᱟᱜ ᱠᱚ ᱚᱸᱰᱮ ᱧᱮᱞᱚᱜᱼᱟ ᱚᱠᱚᱭᱟᱜ ᱚᱠᱟ ᱞᱮᱠᱟ ᱫᱚᱨᱠᱟᱨ ᱚᱱᱠᱟ ᱵᱚᱱ ᱰᱟᱣᱩᱱᱞᱳᱰᱟ ᱴᱷᱤᱠ ᱜᱮᱭᱟ ᱛᱟᱦᱚᱞᱮ ᱢᱟ ᱚᱱᱠᱟ ᱜᱮ ᱡᱚᱦᱟᱨ ᱞᱟᱛᱟᱨ ᱨᱮ ᱰᱤᱥᱠᱨᱤᱯᱥᱚᱱ ᱵᱚᱠᱥ ᱨᱮ ᱞᱤᱝᱠ ᱤᱧ ᱮᱢ ᱟᱠᱟᱫᱼᱟ ᱚᱸᱰᱮ ᱠᱷᱚᱱᱟᱜ ᱦᱚᱸ ᱰᱟᱭᱨᱮᱠᱴ ᱱᱚᱣᱟ ᱯᱮᱡᱽ ᱨᱮᱯᱮ ᱦᱮᱡ ᱫᱟᱲᱮᱭᱟᱜᱼᱟ ᱢᱟ ᱛᱟᱦᱚᱞᱮ ᱱᱚᱣᱟ ᱪᱮᱱᱮᱞ ᱵᱚᱱ ᱥᱟᱵᱥᱠᱨᱟᱭᱤᱵᱽ ᱠᱟᱜ ᱢᱟ ᱟᱨ ᱵᱚᱱ ᱞᱟᱭᱤᱠ ᱥᱮᱭᱟᱨ ᱠᱟᱜ ᱢᱟ